ᱞᱟᱦᱟᱛᱮ ᱞᱟᱥᱟᱬᱦᱮᱫ ᱜᱮ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱤᱭᱩᱴᱤᱭᱩᱵᱽ ᱪᱮᱱᱮᱞ ᱯᱟᱥᱴᱟ ᱥᱮᱫ ᱠᱷᱚᱱ ᱤᱧᱟᱹᱜ ᱥᱟᱭ ᱥᱟᱞᱟᱢ ᱦᱟᱡᱟᱨ ᱡᱚᱦᱟᱨ ᱤᱧᱜᱮ ᱵᱷᱚᱸᱡᱽ ᱠᱚᱪᱟ ᱡᱷᱟᱨᱠᱷᱟᱸᱰ ᱡᱟᱯᱟ ᱠᱟᱨᱟᱢ ᱪᱷᱟᱹᱭᱞᱟᱹᱜ ᱨᱟᱛᱟ ᱠᱚᱲᱟ ᱥᱩᱨᱟᱹᱭ ᱵᱟᱥᱠᱮ ᱵᱟᱰᱚᱦᱤ ᱚᱞ ᱠᱤ ᱟᱹᱧ ᱛᱚᱞ ᱠᱤ ᱟᱹᱧ ᱢᱤᱫ ᱚᱱᱚᱬᱦᱮᱸ ᱛᱮᱦᱮᱧ ᱟᱹᱜᱩ ᱟᱠᱟᱫᱟᱹᱧ ᱚᱱᱚᱬᱦᱮ ᱟᱯᱮ ᱠᱚ ᱛᱟᱞᱟᱛᱮ ᱚᱱᱚᱬᱦᱮ ᱨᱮᱱᱟᱜ ᱧᱩᱛᱩᱢ ᱫᱚ ᱦᱩᱭᱩᱜ ᱠᱟᱱᱟ ᱵᱟᱹᱭᱨᱤ ᱡᱟᱞᱟᱛᱮ ᱫᱤᱥᱚᱢ ᱫᱟᱨᱟᱢᱤᱭᱟᱹ ᱥᱤᱧ ᱥᱤᱸᱜᱟᱹᱲ ᱛᱟᱦᱮᱱᱟᱠᱚ ᱵᱷᱟᱨᱚᱛ ᱥᱤᱢᱟᱹ ᱨᱮ ᱩᱱᱠᱩ ᱜᱮᱵᱚᱱ ᱢᱮᱛᱟ ᱠᱚ ᱠᱟᱱ ᱤᱱᱰᱤᱭᱟᱱ ᱟᱨᱢᱤ ᱢᱮᱱᱛᱮ ᱢᱮᱱᱟᱜ ᱵᱚᱱ ᱩᱱᱠᱩᱣᱟᱜ ᱡᱤᱢᱟᱹ ᱨᱮ ᱥᱩᱠ ᱛᱮᱵᱚ ᱡᱟᱹᱯᱤᱫᱮᱜᱼᱟ ᱯᱟᱞᱟᱝ ᱯᱟᱨᱠᱚᱢ ᱪᱮᱛᱟᱱ ᱨᱮ ᱟᱵᱚ ᱫᱚ ᱱᱤᱨᱡᱟᱞᱟ ᱩᱱᱠᱩᱣᱟᱜ ᱥᱮᱵᱟ ᱫᱮᱵᱟ ᱨᱮᱱᱟᱜ ᱨᱤᱱ ᱫᱚ ᱯᱟᱞᱮᱱ ᱵᱟᱵᱚᱱ ᱫᱟᱲᱮᱭᱟᱜᱼᱟ ᱦᱟᱞᱟ ᱢᱚᱬᱮ ᱛᱩᱨᱩᱭ ᱵᱚᱸᱜᱟ ᱨᱮᱦᱚᱸ ᱵᱟᱹᱭᱨᱤ ᱫᱟᱨᱟᱢ ᱞᱟᱹᱜᱤᱫ ᱵᱟᱝᱠᱚ ᱧᱟᱢ ᱜᱚᱫᱟ ᱪᱷᱩᱴᱤ ᱯᱟᱨᱟᱵᱽ ᱯᱩᱱᱟᱹᱭ ᱩᱭᱦᱟᱹᱨ ᱠᱟᱛᱮ ᱨᱮᱦᱚᱸ ᱵᱟᱠᱚ ᱟᱥᱚᱜᱼᱟ ᱩᱱᱠᱩ ᱫᱚ ᱡᱤᱞ ᱠᱩᱴᱤ ᱟᱫᱷᱟ ᱡᱤᱭᱚᱱ ᱮᱠᱞᱟ ᱨᱮᱠᱚ ᱛᱟᱦᱮᱱ ᱟᱭᱳ ᱵᱟᱵᱟ ᱮᱨᱟ ᱦᱚᱯᱚᱱ ᱵᱟᱹᱜᱤ ᱠᱟᱛᱮ ᱵᱟᱹᱭᱨᱤ ᱥᱟᱢᱟᱝ ᱨᱮ ᱠᱚᱲᱟᱢ ᱚᱰᱟᱣ ᱠᱟᱛᱮ ᱛᱟᱯᱟᱢ ᱛᱩᱯᱩᱫ ᱟᱠᱚ ᱨᱟᱹᱜᱤ ᱠᱟᱛᱮ ᱵᱟᱹᱱᱫᱩᱠ ᱜᱮ ᱛᱟᱠᱚ ᱵᱟᱹᱦᱩ ᱜᱩᱞᱤ ᱫᱚ ᱛᱟᱠᱚ ᱜᱤᱫᱽᱨᱟᱹ ᱞᱟᱭᱤᱯᱷ ᱡᱮᱠᱮᱴ ᱦᱮᱞᱢᱮᱴ ᱡᱟᱱᱟᱢ ᱟᱭᱳ ᱵᱟᱵᱟ ᱱᱤᱡᱚᱨ ᱜᱤᱫᱽᱨᱟᱹ ᱵᱚᱨᱚᱝ ᱩᱱᱟᱹᱜ ᱵᱟᱭ ᱦᱮᱵᱮ ᱠᱟᱭᱟ ᱚᱱᱟ ᱠᱷᱚᱱ ᱰᱷᱮᱨ ᱵᱟᱹᱱᱫᱩᱠ ᱠᱚᱜᱮ ᱠᱚ ᱥᱟᱵᱟ ᱵᱤᱨ ᱵᱩᱨᱩ ᱞᱟᱴᱟ ᱨᱮ ᱛᱟᱨ ᱜᱷᱮᱨᱟ ᱛᱟᱞᱟ ᱨᱮ ᱛᱟᱦᱮᱱ ᱟᱠᱚ ᱟᱹᱰᱤ ᱥᱟᱺᱜᱤᱧ ᱥᱟᱦᱟ ᱨᱮ ᱵᱟᱹᱭᱨᱤ ᱥᱩᱨ ᱨᱮ ᱥᱚᱦᱚᱨ ᱱᱚᱜᱚᱨ ᱠᱷᱚᱱ ᱥᱟᱺᱜᱤᱧ ᱨᱮ ᱵᱟᱹᱭᱨᱤ ᱵᱩᱨᱩᱫ ᱵᱩᱨᱩᱫ ᱡᱟᱦᱟᱸ ᱨᱮ ᱡᱟᱹᱛᱤ ᱛᱟᱠᱚ ᱵᱟᱹᱱᱩᱜ ᱫᱷᱚᱨᱚᱢ ᱛᱟᱠᱚ ᱵᱟᱹᱱᱩᱜ ᱫᱷᱚᱨᱚᱢ ᱫᱚ ᱛᱟᱠᱚ ᱵᱟᱹᱭᱨᱤ ᱵᱤᱞᱚᱱᱰ ᱠᱚᱨᱚ ᱠᱚᱲᱟᱢ ᱯᱚᱥᱟᱜ ᱜᱚᱫᱚᱜ ᱦᱚᱴᱚᱜ ᱛᱚᱯᱟᱜ ᱜᱚᱫᱚᱜ ᱢᱟᱭᱟᱝ ᱞᱤᱸᱡᱤ ᱜᱚᱫᱚᱜ ᱱᱚᱝᱠᱟᱱᱚ ᱛᱟᱠᱚ ᱠᱷᱮᱞᱚᱸᱰ ᱨᱟᱡᱚᱥᱛᱷᱟᱱ ᱞᱚᱞᱚ ᱜᱤᱛᱤᱞ ᱨᱮ ᱠᱟᱥᱢᱤᱨ ᱨᱮᱭᱟᱜ ᱨᱮᱭᱟᱲ ᱵᱚᱨᱚᱯ ᱨᱮ ᱛᱟᱦᱮᱱᱟ ᱠᱚ ᱥᱟᱦᱟᱣ ᱞᱟᱦᱟᱣ ᱠᱟᱛᱮ ᱵᱤᱦᱟᱨᱤ ᱢᱟᱰᱨᱟᱥᱤ ᱢᱟᱨᱟᱴᱷᱤ ᱜᱩᱡᱽᱨᱟᱴᱤ ᱟᱹᱫᱤᱵᱟᱹᱥᱤ ᱡᱚᱛᱚ ᱜᱮ ᱛᱟᱠᱚ ᱡᱚᱴᱟᱣ ᱜᱟᱛᱮ ᱪᱟᱹᱠᱨᱤ ᱫᱚ ᱟᱞᱚᱢ ᱵᱷᱟᱹᱵᱤ ᱫᱤᱥᱚᱢ ᱥᱮᱵᱟ ᱠᱟᱱᱟ ᱠᱟᱹᱢᱤ ᱛᱟᱦᱮᱱ ᱜᱮᱭᱟ ᱟᱹᱰᱤ ᱜᱮ ᱴᱮᱱᱥᱚᱱ ᱚᱱᱟ ᱤᱫᱤ ᱛᱮ ᱯᱟᱞᱮ ᱵᱷᱟᱨᱚᱛ ᱥᱚᱨᱠᱟᱨ ᱫᱚ ᱵᱟᱭ ᱦᱟᱴᱟᱣ ᱟᱠᱟᱫᱼᱟ ᱯᱮᱱᱥᱚᱱ ᱦᱟᱹᱛᱤ ᱰᱟᱴᱟ ᱞᱮᱠᱟ ᱱᱚᱣᱟ ᱠᱟᱹᱢᱤ ᱫᱚ ᱵᱚᱭᱦᱟ ᱜᱚᱡ ᱠᱟᱛᱮ ᱦᱚᱸ ᱫᱟᱢ ᱫᱚ ᱤᱱᱟᱹᱜ ᱜᱮ ᱫᱤᱥᱚᱢ ᱞᱟᱹᱜᱤᱫ ᱛᱮ ᱡᱤᱣᱤ ᱛᱟᱠᱚ ᱪᱟᱞᱟᱣ ᱜᱚᱫᱚᱜ ᱨᱮᱦᱚᱸ ᱯᱟᱪᱷᱮ ᱞᱤᱠᱷᱚᱱ ᱜᱮ ᱛᱟᱠᱚ ᱤᱱᱟᱹᱜ ᱜᱮ ᱤᱴᱟᱹ ᱨᱮᱱᱟᱜ ᱡᱚᱵᱟᱵ ᱫᱷᱤᱨᱤ ᱛᱮ ᱜᱩᱞᱤ ᱨᱮᱱᱟᱜ ᱡᱚᱵᱟᱵ ᱜᱩᱞᱤ ᱛᱮ ᱱᱩᱠᱩ ᱫᱚᱠᱚ ᱵᱟᱰᱟᱭᱟ ᱵᱤᱨ ᱵᱩᱨᱩ ᱦᱩᱴᱩᱵ ᱠᱚᱪᱟ ᱠᱚᱨᱮ ᱛᱟᱬᱟ ᱟᱛᱮ ᱵᱟᱹᱭᱨᱤ ᱛᱮᱨᱟᱝ ᱞᱟᱹᱜᱤᱫ ᱠᱚ ᱟᱰᱰᱟᱭᱟ ᱜᱷᱟᱱᱮ ᱯᱟᱠᱤᱥᱛᱟᱱ ᱥᱟᱞᱟᱜ ᱜᱷᱟᱱᱮ ᱪᱟᱭᱱᱟ ᱥᱟᱞᱟᱜ ᱴᱟᱴᱠᱟ ᱜᱮᱠᱚ ᱧᱮᱯᱮᱞ ᱧᱟᱯᱟᱢᱟ ᱜᱷᱟᱱᱮ ᱜᱩᱞᱤ ᱵᱟᱹᱨᱩᱫᱽ ᱜᱷᱟᱱᱮ ᱴᱷᱮᱞᱟ ᱴᱷᱤᱞᱤ ᱫᱷᱤᱨᱤ ᱛᱮ ᱫᱟᱹᱯᱩᱨᱩᱲᱟ ᱛᱮ ᱠᱚ ᱛᱟᱯᱟᱢᱟ ᱢᱟᱦᱟᱢᱟᱨᱤ ᱦᱩᱭᱩᱜ ᱨᱮᱦᱚᱸ ᱵᱟᱡᱽᱛᱟ ᱦᱩᱭᱩᱜ ᱨᱮᱦᱚᱸ ᱞᱚᱜᱚᱱ ᱛᱮᱜᱮ ᱠᱚ ᱥᱮᱴᱮᱨ ᱦᱤᱡᱩᱜ ᱦᱚᱲ ᱫᱚᱭ ᱵᱟᱧᱪᱟᱣ ᱢᱮᱭᱟ ᱫᱤᱥᱚᱢ ᱦᱚᱸᱭ ᱵᱟᱧᱪᱟᱣᱟ ᱵᱟᱭ ᱵᱚᱛᱚᱨᱟᱜᱼᱟ ᱜᱩᱡᱩᱜ ᱱᱮᱦᱚᱨ ᱛᱟᱦᱮᱱ ᱠᱟᱱᱟ ᱟᱨᱢᱤ ᱠᱚᱲᱟ ᱠᱚᱫᱚ ᱡᱟᱦᱟᱸ ᱨᱮᱜᱮ ᱵᱚᱱ ᱧᱮᱞ ᱧᱟᱢ ᱠᱚᱣᱟ ᱠᱩᱥᱤ ᱢᱚᱱᱮ ᱛᱮ ᱨᱟᱹᱥᱠᱟᱹ ᱚᱪᱚ ᱞᱟᱹᱜᱤᱫ ᱛᱮ ᱚᱸᱰᱮ ᱜᱮᱵᱚᱱ ᱡᱚᱦᱟᱨ ᱥᱟᱞᱟᱢ ᱟᱠᱚᱣᱟ ᱠᱩᱥᱤ ᱢᱚᱱᱮᱛᱮ ᱨᱟᱹᱥᱠᱟᱹ ᱚᱪᱚ ᱞᱟᱹᱜᱤᱫ ᱛᱮ ᱚᱸᱰᱮ ᱜᱮᱵᱚᱱ ᱡᱚᱦᱟᱨ ᱥᱟᱞᱟᱢ ᱟᱠᱚᱣᱟ ᱢᱟ ᱛᱚᱵᱮ ᱡᱚᱛᱚ ᱜᱮ ᱡᱚᱦᱟᱨ